ᱡᱚᱦᱟᱨ ᱜᱮ ᱥᱟᱱᱟᱢ ᱠᱚ ᱟᱨ ᱢᱤᱫᱴᱟᱝ ᱵᱷᱤᱰᱤᱭᱳ ᱛᱮ ᱟᱯᱮ ᱥᱟᱱᱟᱢ ᱠᱚ ᱥᱟᱹᱜᱩᱱ ᱫᱟᱨᱟᱢ ᱛᱚ ᱜᱟᱛᱮ ᱠᱚ ᱛᱷᱚᱢᱱᱮᱞ ᱧᱮᱞ ᱠᱟᱛᱮ ᱱᱟᱦᱟᱜ ᱯᱮ ᱵᱟᱰᱟᱭ ᱫᱟᱲᱮᱭᱟᱜ ᱠᱟᱱᱟ ᱱᱟᱦᱟᱜ ᱛᱚ ᱛᱮᱦᱮᱧ ᱚᱠᱟᱛᱮ ᱥᱮᱱ ᱦᱩᱭᱩᱜ ᱠᱟᱱᱟ ᱛᱚ ᱟᱹᱰᱤ ᱟᱬᱜᱟᱛ ᱨᱮ ᱛᱮᱦᱮᱧ ᱵᱷᱤᱰᱤᱭᱳ ᱵᱮᱱᱟᱣ ᱦᱩᱭᱩᱜ ᱠᱟᱱᱟ ᱟᱨ ᱛᱮᱦᱮᱧ ᱫᱚ ᱫᱤᱥᱚᱢ ᱛᱮ ᱥᱮᱱ ᱦᱩᱭᱩᱜ ᱠᱟᱱᱟ ᱟᱫᱚ ᱟᱹᱰᱤ ᱠᱩᱥᱤ ᱨᱟᱹᱥᱠᱟᱹ ᱵᱩᱡᱷᱟᱹᱜ ᱠᱟᱱᱟ ᱟᱨ ᱟᱹᱰᱤ ᱫᱤᱱ ᱯᱚᱨᱮ ᱱᱟᱦᱟᱜ ᱫᱤᱥᱚᱢ ᱛᱮ ᱨᱩᱣᱟᱹᱲ ᱦᱩᱭᱩᱜ ᱠᱟᱱᱟ ᱟᱫᱚ ᱛᱮᱦᱮᱧ ᱫᱚ ᱟᱹᱰᱤ ᱟᱬᱜᱟᱛ ᱱᱟᱦᱟᱜ ᱵᱷᱤᱰᱤᱭᱳ ᱥᱴᱟᱨᱴ ᱦᱩᱭᱩᱜ ᱠᱟᱱᱟ ᱟᱨ ᱱᱤᱛᱚᱜ ᱥᱟᱲᱮ ᱥᱟᱛᱴᱟ ᱜᱟᱱ ᱦᱩᱭᱩᱜ ᱠᱟᱱᱟ ᱟᱨ ᱵᱚᱥ ᱥᱴᱚᱯ ᱱᱟᱦᱟᱜ ᱤᱧ ᱦᱤᱡᱩᱜ ᱠᱟᱱᱟ ᱛᱟᱲᱟᱢ ᱟᱹᱠᱤᱱ ᱛᱟᱵᱚᱱ ᱟᱨ ᱱᱚᱛᱮ ᱨᱮ ᱵᱟᱨᱭᱟ ᱜᱟᱛᱮ ᱠᱚᱲᱟ ᱢᱮᱱᱟᱜ ᱟᱠᱟᱫ ᱠᱤᱱᱟ ᱟᱫᱚ ᱟᱞᱮ ᱠᱚᱞᱮᱡᱽ ᱨᱮᱱ ᱜᱟᱛᱮ ᱠᱚᱲᱟ ᱜᱮ ᱟᱫᱚ ᱟᱹᱠᱤᱱ ᱱᱟᱦᱟᱜ ᱤᱧ ᱟᱹᱜᱩ ᱦᱚᱪᱚ ᱟᱠᱟᱫ ᱠᱟᱱᱟ ᱱᱟᱦᱟᱜ ᱟᱨ ᱵᱚᱥ ᱥᱴᱚᱯ ᱱᱟᱦᱟᱜ ᱞᱮ ᱥᱮᱱᱚᱜ ᱠᱟᱱᱟ ᱱᱤᱛᱚᱜ ᱫᱚ ᱟᱨ ᱚᱠᱟ ᱵᱚᱥ ᱠᱚᱛᱮ ᱱᱟᱦᱟᱜ ᱤᱧ ᱥᱮᱱᱚᱜ ᱠᱟᱱᱟ ᱦᱟᱯᱮ ᱪᱮᱫ ᱦᱚᱸ ᱱᱟᱦᱟᱜ ᱵᱟᱹᱧ ᱴᱷᱟᱹᱣᱠᱟᱹ ᱟᱠᱟᱫᱼᱟ ᱟᱨ ᱡᱟᱦᱟᱸ ᱵᱚᱥ ᱜᱮ ᱱᱟᱦᱟᱜ ᱤᱧ ᱧᱟᱢᱟ ᱚᱱᱟ ᱛᱮ ᱱᱟᱦᱟᱜ ᱤᱧ ᱪᱟᱞᱟᱜ ᱠᱟᱱᱟ ᱱᱟᱦᱟᱜ ᱟᱫᱚ ᱟᱹᱰᱤ ᱫᱤᱱ ᱯᱚᱨᱮ ᱱᱟᱦᱟᱜ ᱫᱤᱥᱚᱢ ᱛᱮ ᱨᱩᱣᱟᱹᱲ ᱦᱩᱭᱩᱜ ᱠᱟᱱᱟ ᱤᱱᱠᱟᱹ ᱛᱮ ᱵᱟᱨ ᱪᱟᱸᱫᱚ ᱜᱟᱱ ᱦᱩᱭᱩᱜ ᱠᱟᱱᱟ ᱟᱨ ᱱᱚᱛᱮ ᱨᱮᱜᱮ ᱱᱟᱦᱟᱜ ᱢᱮᱱᱟᱜ ᱟᱠᱟᱫᱤᱧᱟ ᱛᱚ ᱴᱷᱤᱠ ᱜᱮᱭᱟ ᱟᱨ ᱵᱷᱤᱰᱤᱭᱳ ᱠᱚᱱᱴᱤᱱᱤᱭᱩ ᱨᱮ ᱛᱟᱦᱮᱱ ᱛᱟᱵᱚᱱ ᱯᱮ ᱟᱨ ᱵᱷᱤᱰᱤᱭᱳ ᱢᱩᱪᱟᱹᱫ ᱫᱷᱟᱹᱨᱤᱡ ᱧᱮᱞ ᱛᱟᱵᱚᱱ ᱯᱮ ᱟᱨ ᱚᱠᱚᱭ ᱠᱚ ᱱᱟᱣᱟ ᱜᱮᱭᱟ ᱵᱚᱱ ᱛᱟᱵᱚᱱ ᱪᱮᱱᱮᱞ ᱥᱟᱵᱥᱠᱨᱟᱭᱤᱵᱽ ᱛᱟᱨᱟ ᱠᱟᱜ ᱢᱟ ᱛᱟᱵᱚᱱ ᱟᱫᱚ ᱠᱟᱛᱮ ᱠᱚ ᱟᱫᱷᱟ ᱜᱷᱚᱱᱴᱟ ᱣᱮᱴ ᱯᱟᱲᱟᱣᱤᱧᱟ ᱱᱟᱦᱟᱜ ᱟᱨ ᱟᱴᱴᱟ ᱵᱟᱡᱟᱣ ᱠᱟᱱᱟ ᱱᱤᱛᱚᱜ ᱟᱫᱚ ᱥᱟᱲᱮ ᱟᱴᱴᱟ ᱩᱛᱟᱹᱨ ᱱᱟᱦᱟᱜ ᱵᱚᱥ ᱢᱮᱱᱟᱜ ᱟᱠᱟᱫ ᱛᱚ ᱟᱫᱷᱟ ᱜᱷᱚᱱᱴᱟ ᱣᱮᱴ ᱯᱟᱲᱟᱣᱤᱧᱟ ᱛᱚ ᱚᱱᱟ ᱜᱟᱹᱰᱤ ᱱᱟᱦᱟᱜ ᱦᱤᱡᱩᱜᱼᱟ ᱛᱚ ᱜᱟᱛᱮ ᱠᱚ ᱟᱱᱫᱚᱯᱩᱨ ᱵᱚᱥ ᱥᱴᱮᱱᱰ ᱨᱮ ᱥᱮᱴᱮᱨ ᱦᱩᱭᱮᱱᱟ ᱟᱨ ᱱᱤᱛᱚᱜ ᱴᱟᱭᱤᱢ ᱦᱩᱭᱩᱜ ᱠᱟᱱᱟ ᱥᱟᱲᱮ ᱵᱟᱨᱚᱴᱟ ᱟᱨ ᱜᱟᱹᱰᱤ ᱛᱤᱸᱜᱩ ᱟᱠᱟᱫ ᱛᱟᱞᱮ ᱟᱨ ᱫᱚᱥ ᱠᱩᱲᱤ ᱢᱤᱱᱤᱴ ᱱᱟᱦᱟᱜ ᱛᱤᱸᱜᱩ ᱧᱚᱜᱟ ᱟᱨ ᱱᱚᱰᱮ ᱠᱤᱪᱷᱩ ᱡᱚᱢ ᱵᱟᱲᱟ ᱦᱩᱭ ᱧᱚᱜᱚᱜᱼᱟ ᱟᱯᱮ ᱚᱱᱟ ᱯᱚᱨᱮ ᱱᱟᱦᱟᱜ ᱯᱟᱞᱮ ᱜᱚᱴᱮ ᱜᱮ ᱥᱟᱲᱮ ᱜᱚᱴᱮ ᱠᱚᱛᱮ ᱱᱟᱦᱟᱜ ᱴᱷᱟᱹᱠᱩᱨ ᱢᱩᱲᱟᱹ ᱥᱮᱴᱮᱨ ᱦᱩᱭᱩᱜᱼᱟ ᱛᱚ ᱧᱮᱞ ᱜᱮ ᱟᱨ ᱠᱤᱪᱷᱩ ᱥᱚᱢᱚᱭ ᱱᱚᱰᱮ ᱦᱟᱸᱜ ᱛᱟᱦᱮᱸ ᱦᱩᱭᱩᱜ ᱠᱟᱱᱟ ᱟᱨ ᱚᱱᱟ ᱯᱚᱨᱮ ᱱᱟᱦᱟᱜ ᱥᱮᱱ ᱦᱩᱭᱩᱜᱼᱟ ᱛᱚ ᱜᱟᱛᱮ ᱠᱚ ᱯᱷᱟᱭᱱᱟᱞᱤ ᱴᱷᱟᱹᱠᱩᱨ ᱢᱩᱲᱟᱹ ᱥᱮᱴᱮᱨ ᱦᱩᱭᱱᱟ ᱛᱟᱯᱚᱨᱮ ᱠᱤᱪᱷᱩ ᱡᱚᱢ ᱵᱟᱲᱟ ᱦᱩᱭᱱᱟ ᱟᱨ ᱛᱮᱦᱮᱧ ᱢᱟ ᱵᱩᱫᱷᱵᱟᱨ ᱠᱟᱱᱟ ᱱᱚᱰᱮ ᱢᱟᱨᱠᱮᱴ ᱟᱫᱚ ᱠᱟᱠᱟ ᱦᱮᱡ ᱟᱠᱟᱱᱟ ᱦᱟᱸᱜ ᱤᱫᱤ ᱟᱨ ᱵᱟᱭᱤᱠ ᱛᱮ ᱦᱮᱡ ᱟᱠᱟᱱᱟᱭ ᱟᱨ

ᱛᱚ ᱯᱷᱟᱭᱱᱟᱞᱤ ᱚᱲᱟᱜ ᱛᱮ ᱥᱮᱴᱮᱨ ᱦᱩᱭᱱᱟ ᱟᱨ ᱱᱟᱥᱮ ᱫᱷᱟᱨᱟ ᱵᱤᱞᱚᱢ ᱧᱚᱜ ᱜᱚᱫ ᱮᱱᱟ ᱪᱮᱫᱟᱜ ᱥᱮ ᱦᱚᱨ ᱠᱚᱨᱮ ᱯᱮᱲᱟ ᱦᱚᱲ ᱠᱚ ᱥᱟᱞᱟᱜ ᱧᱟᱯᱟᱢ ᱦᱩᱭ ᱧᱚᱜ ᱞᱮᱱᱟ ᱛᱚ ᱮᱱᱠᱷᱟᱱ ᱨᱚᱯᱚᱲ ᱵᱟᱲᱟ ᱛᱮ ᱠᱟᱹᱴᱤᱡ ᱵᱤᱞᱚᱢ ᱧᱚᱜ ᱜᱚᱫ ᱮᱱᱟ ᱟᱫᱚ ᱪᱮᱫ ᱦᱚᱸ ᱵᱟᱝᱟ ᱥᱮᱴᱮᱨ ᱦᱩᱭᱱᱟ ᱱᱟᱯᱟᱭ ᱛᱮᱜᱮ ᱵᱚ ᱥᱮᱴᱮᱨᱮᱱᱟ ᱚᱲᱟᱜ ᱛᱮ ᱟᱨ ᱛᱚ ᱥᱮᱴᱮᱨ ᱥᱟᱶᱛᱮ ᱤᱧᱫᱚ ᱫᱟᱠᱟᱧ ᱡᱚᱢ ᱜᱚᱫ ᱠᱮᱫᱼᱟ ᱟᱨ ᱱᱚᱛᱮᱨᱮ ᱟᱭᱳ ᱢᱮᱱᱟᱜ ᱟᱠᱟᱫᱮᱭᱟ ᱱᱤᱢ ᱵᱟᱦᱟᱭ ᱦᱚᱫᱮᱜᱼᱟ ᱛᱚ ᱜᱟᱛᱮ ᱠᱚ ᱫᱟᱠᱟ ᱠᱚ ᱡᱚᱢ ᱵᱟᱲᱟ ᱠᱟᱛᱮ ᱢᱟᱨᱠᱮᱴ ᱥᱮᱫ ᱥᱮᱱ ᱦᱩᱭ ᱞᱮᱱ ᱛᱟᱦᱮᱸᱫ ᱟᱨ ᱠᱤᱪᱷᱩ ᱞᱩᱜᱽᱲᱤ ᱠᱚ ᱠᱤᱨᱤᱧ ᱵᱟᱲᱟ ᱜᱮ ᱟᱫᱚ ᱵᱷᱟᱸᱰᱟᱱ ᱠᱚ ᱢᱮᱱᱟᱜᱼᱟ ᱥᱮ ᱟᱨ ᱚᱱᱟ ᱪᱤᱠᱟ ᱟᱫᱚ ᱱᱤᱛᱚᱜ ᱨᱩᱣᱟᱹᱲ ᱵᱟᱲᱟ ᱦᱩᱭᱱᱟ ᱟᱨ ᱦᱟᱴ ᱥᱮᱫ ᱠᱷᱚᱱ ᱨᱩᱣᱟᱹᱲ ᱵᱟᱲᱟ ᱦᱩᱭᱱᱟ ᱟᱫᱚ ᱛᱮᱦᱮᱧᱟᱜ ᱵᱷᱤᱰᱤᱭᱳ ᱫᱚ ᱱᱚᱛᱮ ᱨᱮᱜᱮᱧ ᱢᱩᱪᱟᱹᱫᱮᱜᱼᱟ ᱟᱨ ᱡᱩᱫᱤ ᱵᱷᱤᱰᱤᱭᱳ ᱵᱚᱱ ᱠᱩᱥᱤ ᱠᱟᱜᱼᱟ ᱞᱟᱭᱤᱠ ᱥᱮᱭᱟᱨ ᱠᱚᱢᱮᱱᱴ ᱫᱚ ᱟᱞᱚᱵᱚᱱ ᱦᱤᱲᱤᱧ ᱢᱟ ᱛᱚ ᱴᱷᱤᱠ ᱜᱮᱭᱟ ᱛᱮᱦᱮᱧᱟᱜ ᱵᱷᱤᱰᱤᱭᱳ ᱫᱚ ᱤᱱᱠᱟᱹ ᱫᱷᱟᱨᱟ ᱜᱮ ᱟᱨ ᱧᱟᱯᱟᱢ ᱵᱚ ᱱᱮᱠᱥᱴ ᱵᱞᱚᱜ ᱵᱷᱤᱰᱤᱭᱳ ᱛᱮ ᱢᱟ ᱛᱚᱵᱮ ᱠᱷᱟᱱ ᱤᱧ ᱯᱟᱥᱴᱟ ᱥᱮᱫ ᱠᱷᱚᱱ ᱡᱚᱛᱚ ᱠᱚ ᱡᱚᱦᱟᱨ ᱜᱮ